ᱡᱚᱦᱟᱨ ᱜᱮ ᱥᱟᱱᱟᱢ ᱠᱚ ᱱᱚᱣᱟ ᱵᱷᱤᱰᱤᱭᱳ ᱨᱮᱵᱚᱱ ᱧᱮᱞᱟ ᱞᱩᱜᱩ ᱵᱩᱨᱩ ᱜᱷᱟᱱᱴᱟ ᱵᱟᱲᱤ ᱫᱷᱚᱨᱚᱢ ᱜᱟᱲ ᱵᱟᱵᱚᱛ ᱛᱮ ᱠᱩᱠᱞᱤ ᱟᱨ ᱞᱟᱹᱱᱟᱹᱭ ᱠᱚ ᱢᱟ ᱛᱚᱵᱮ ᱚᱠᱛᱚ ᱠᱚ ᱵᱟᱝ ᱵᱤᱞᱚᱢ ᱠᱟᱛᱮ ᱱᱚᱣᱟ ᱵᱷᱤᱰᱤᱭᱳ ᱵᱚᱱ ᱮᱛᱚᱦᱚᱵ ᱞᱮᱜᱮ ᱮᱠ ᱱᱚᱢᱵᱚᱨ ᱠᱩᱠᱞᱤ ᱞᱩᱜᱩ ᱵᱩᱨᱩ ᱜᱷᱟᱱᱴᱟ ᱵᱟᱲᱤ ᱫᱚ ᱚᱠᱟ ᱨᱮ ᱢᱮᱱᱟᱜᱼᱟ ᱱᱚᱣᱟ ᱨᱮᱱᱟᱜ ᱞᱟᱹᱱᱟᱹᱭ ᱞᱟᱞᱯᱟᱹᱱᱤᱭᱟᱹ ᱨᱮ ᱫᱩ ᱱᱚᱢᱵᱚᱨ ᱠᱩᱠᱞᱤ, ᱞᱟᱞᱯᱟᱹᱱᱤᱭᱟᱹ ᱫᱚ ᱚᱠᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱜᱩᱢᱤᱭᱟ ᱯᱚᱨᱠᱷᱚᱸᱰ ᱨᱮ᱾ ᱛᱤᱱ ᱱᱚᱢᱵᱚᱨ ᱠᱩᱠᱞᱤ, ᱜᱩᱢᱤᱭᱟ ᱯᱚᱨᱠᱷᱚᱸᱰ ᱫᱚ ᱚᱠᱟ ᱡᱤᱞᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱵᱳᱠᱟᱨᱳ ᱡᱤᱞᱟ ᱨᱮ᱾ ᱪᱟᱨ ᱱᱚᱢᱵᱚᱨ ᱠᱩᱠᱞᱤ, ᱵᱳᱠᱟᱨᱳ ᱡᱤᱞᱟ ᱫᱚ ᱚᱠᱟ ᱯᱚᱱᱚᱛ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱡᱷᱟᱨᱠᱷᱚᱸᱰ ᱯᱚᱱᱚᱛ ᱨᱮ᱾ ᱯᱟᱸᱪ ᱱᱚᱢᱵᱚᱨ ᱠᱩᱠᱞᱤ, ᱞᱩᱜᱩ ᱵᱩᱨᱩ ᱜᱷᱟᱱᱴᱟ ᱵᱟᱲᱤ ᱨᱮᱫᱚ ᱚᱠᱟ ᱡᱚᱠᱷᱮᱡ ᱠᱚ ᱵᱚᱸᱜᱟ ᱵᱩᱨᱩᱭᱟ? ᱱᱚᱣᱟ ᱨᱮᱱᱟᱜ ᱞᱟᱹᱱᱟᱹᱭ ᱥᱚᱦᱨᱟᱭ ᱵᱚᱸᱜᱟ ᱠᱩᱱᱟᱹᱢᱤ ᱨᱮ᱾ ᱪᱷᱚ ᱱᱚᱢᱵᱚᱨ ᱠᱩᱠᱞᱤ, ᱞᱩᱜᱩ ᱵᱩᱨᱩ ᱜᱷᱟᱱᱴᱟ ᱵᱟᱲᱤ ᱥᱮᱴᱮᱨ ᱞᱮᱱ ᱠᱷᱟᱱ ᱮᱛᱚᱦᱚᱵ ᱨᱮ ᱚᱠᱟᱴᱟᱜ ᱵᱚᱸᱜᱟ ᱛᱷᱟᱱ ᱧᱟᱢᱚᱜᱼᱟ? ᱱᱚᱣᱟ ᱨᱮᱱᱟᱜ ᱞᱟᱹᱱᱟᱹᱭ ᱫᱷᱤᱨᱤᱜᱚᱲ ᱠᱟᱯᱟᱴ᱾ ᱥᱟᱛ ᱱᱚᱢᱵᱚᱨ ᱠᱩᱠᱞᱤ, ᱞᱩᱜᱩ ᱵᱩᱨᱩ ᱟᱨ ᱜᱷᱟᱱᱴᱟ ᱵᱟᱲᱤ ᱛᱟᱞᱟ ᱨᱮ ᱚᱠᱟ ᱜᱟᱰᱟ ᱞᱤᱸᱜᱤᱱ ᱠᱟᱱᱟ? ᱱᱚᱣᱟ ᱨᱮᱱᱟᱜ ᱞᱟᱹᱱᱟᱹᱭ ᱥᱤᱛᱟᱹ ᱱᱟᱞᱟ ᱜᱟᱰᱟ᱾ ᱟᱴ ᱱᱚᱢᱵᱚᱨ ᱠᱩᱠᱞᱤ, ᱞᱩᱜᱩ ᱵᱩᱨᱩ ᱟᱨ ᱜᱷᱟᱱᱴᱟ ᱵᱟᱲᱤ ᱨᱮ ᱢᱮᱱᱟᱜ ᱥᱤᱛᱟᱹ ᱱᱟᱞᱟ ᱜᱟᱰᱟ ᱫᱚ ᱞᱟᱦᱟ ᱪᱮᱫ ᱧᱩᱛᱩᱢ ᱛᱮ ᱵᱟᱰᱟᱭᱚᱜ ᱛᱟᱦᱮᱸᱫ? ᱱᱚᱣᱟ ᱨᱮᱱᱟᱜ ᱞᱟᱹᱱᱟᱹᱭ ᱥᱮᱛᱮᱧ ᱱᱟᱞᱟ᱾ ᱱᱚ ᱱᱚᱢᱵᱚᱨ ᱠᱩᱠᱞᱤ, ᱞᱩᱜᱩ ᱵᱩᱨᱩ ᱠᱷᱚᱱ ᱠᱟᱭᱨᱟ ᱡᱷᱟᱨᱱᱟ ᱫᱚ ᱚᱠᱟ ᱱᱟᱠᱷᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱮᱛᱚᱢ ᱱᱟᱠᱷᱟ ᱨᱮ᱾ ᱫᱚᱥ ᱱᱚᱢᱵᱚᱨ ᱠᱩᱠᱞᱤ, ᱞᱩᱜᱩ ᱵᱩᱨᱩ ᱜᱷᱟᱱᱴᱟ ᱵᱟᱲᱤ ᱟᱨ ᱡᱮᱞᱜᱟ ᱵᱩᱨᱩ ᱠᱟᱯᱥᱟ ᱜᱚᱥᱟᱭ ᱛᱟᱞᱟ ᱛᱮ ᱚᱠᱟ ᱱᱟᱹᱭ ᱞᱤᱸᱜᱤᱱ ᱠᱟᱱᱟ? ᱱᱚᱣᱟ ᱨᱮᱱᱟᱜ ᱞᱟᱹᱱᱟᱹᱭ ᱵᱚᱠᱲᱚ ᱱᱟᱹᱭ᱾ ᱮᱜᱟᱨᱚ ᱱᱚᱢᱵᱚᱨ ᱠᱩᱠᱞᱤ, ᱥᱤᱧ ᱵᱤᱨ ᱟᱨ ᱢᱟᱫᱮ ᱵᱤᱨ ᱫᱚ ᱚᱠᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱞᱩᱜᱩ ᱵᱩᱨᱩ ᱜᱷᱟᱱᱴᱟ ᱵᱟᱲᱤ ᱨᱮ᱾ ᱵᱟᱨᱚ ᱱᱚᱢᱵᱚᱨ ᱠᱩᱠᱞᱤ, ᱥᱤᱧ ᱵᱤᱨ ᱟᱨ ᱢᱟᱫᱮ ᱵᱤᱨ ᱛᱟᱞᱟ ᱛᱮ ᱚᱠᱟ ᱜᱟᱰᱟ ᱞᱤᱸᱜᱤᱱ ᱠᱟᱱᱟ? ᱱᱚᱣᱟ ᱨᱮᱱᱟᱜ ᱞᱟᱹᱱᱟᱹᱭ ᱥᱤᱛᱟᱹ ᱱᱟᱞᱟ ᱜᱟᱰᱟ᱾ ᱛᱮᱨᱚ ᱱᱚᱢᱵᱚᱨ ᱠᱩᱠᱞᱤ, ᱛᱩᱯᱩᱱᱟᱹᱭ ᱜᱟᱰᱟ ᱫᱚ ᱚᱠᱟ ᱴᱷᱮᱱ ᱠᱷᱚᱱᱟᱜ ᱡᱟᱱᱟᱢ ᱟᱠᱟᱱᱟ? ᱱᱚᱣᱟ ᱨᱮᱱᱟᱜ ᱞᱟᱹᱱᱟᱹᱭ ᱞᱩᱜᱩ ᱵᱩᱨᱩ ᱜᱷᱟᱱᱴᱟ ᱵᱟᱲᱤ ᱠᱷᱚᱱ᱾ ᱪᱳᱣᱫᱚ ᱱᱚᱢᱵᱚᱨ ᱠᱩᱠᱞᱤ, ᱡᱷᱩᱢᱟᱨ ᱥᱟᱞᱣᱟ ᱱᱚᱣᱟ ᱡᱟᱭᱜᱟ ᱫᱚ ᱜᱷᱟᱱᱴᱟ ᱵᱟᱲᱤ ᱵᱩᱨᱩ ᱠᱷᱚᱱ ᱚᱠᱟ ᱱᱟᱠᱷᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱮᱛᱚᱢ ᱱᱟᱠᱷᱟ ᱨᱮ᱾ ᱯᱚᱱᱫᱽᱨᱚ ᱱᱚᱢᱵᱚᱨ ᱠᱩᱠᱞᱤ, ᱩᱠᱷᱩᱲ ᱡᱷᱟᱨᱱᱟ ᱫᱚ ᱚᱠᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱞᱩᱜᱩ ᱵᱩᱨᱩ ᱜᱷᱟᱱᱴᱟ ᱵᱟᱲᱤ ᱨᱮ᱾ ᱥᱩᱞᱚ ᱱᱚᱢᱵᱚᱨ ᱠᱩᱠᱞᱤ, ᱞᱩᱜᱩ ᱵᱩᱨᱩ ᱜᱷᱟᱱᱴᱟ ᱵᱟᱲᱤ ᱨᱮ ᱵᱟᱦᱟ ᱫᱟᱨᱦᱟ ᱱᱚᱣᱟ ᱡᱟᱭᱜᱟ ᱫᱚ ᱚᱠᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ, ᱥᱤᱧ ᱵᱤᱨ ᱯᱟᱨᱚᱢ ᱠᱟᱛᱮ ᱥᱤᱛᱟᱹ ᱱᱟᱞᱟ ᱨᱮᱜᱮ ᱢᱤᱫ ᱧᱮᱪᱚᱞ ᱡᱟᱭᱜᱟ ᱢᱮᱱᱟᱜᱼᱟ ᱵᱟᱦᱟ ᱫᱟᱨᱦᱟ᱾ ᱱᱚᱰᱮ ᱜᱮ ᱵᱚᱸᱜᱟ ᱠᱩᱲᱤ ᱠᱚ ᱯᱟᱭᱨᱟ ᱮᱱᱮᱡ ᱡᱚᱝᱼᱟ᱾ ᱥᱟᱛᱨᱚ ᱱᱚᱢᱵᱚᱨ ᱠᱩᱠᱞᱤ, ᱠᱷᱚᱫᱮ ᱢᱟᱛᱠᱚᱢ, ᱞᱮᱯᱮᱡ ᱛᱤᱨᱤᱞ, ᱯᱮᱴᱮᱨ ᱵᱟᱲᱮ ᱮᱨᱮ ᱟᱯᱱᱟᱜ ᱱᱚᱣᱟ ᱠᱚᱫᱚ ᱚᱠᱟ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ ᱞᱩᱜᱩ ᱵᱩᱨᱩ ᱜᱷᱟᱱᱴᱟ ᱵᱟᱲᱤ ᱨᱮ᱾ ᱟᱴᱷᱟᱨᱚ ᱱᱚᱢᱵᱚᱨ ᱠᱩᱠᱞᱤ, ᱠᱷᱮᱨᱣᱟᱞ ᱥᱟᱶᱛᱟ ᱨᱮᱭᱟᱜ ᱞᱟᱹᱭ ᱞᱟᱠᱪᱟᱨ ᱟᱹᱨᱤᱪᱟᱹᱞᱤ ᱵᱚᱸᱜᱟ ᱥᱮᱨᱣᱟ ᱚᱠᱟ ᱨᱮ ᱠᱚ ᱛᱚᱞ ᱜᱚᱴᱟ ᱞᱮᱫ ᱛᱟᱦᱮᱸ ᱠᱟᱱᱟ? ᱱᱚᱣᱟ ᱨᱮᱱᱟᱜ ᱞᱟᱹᱱᱟᱹᱭ ᱫᱚᱨᱵᱟᱨ ᱪᱟᱹᱴᱟᱹᱱᱤ ᱨᱮ᱾ ᱩᱱᱤᱥ ᱱᱚᱢᱵᱚᱨ ᱠᱩᱠᱞᱤ, ᱠᱷᱮᱨᱣᱟᱞ ᱥᱟᱶᱛᱟ ᱨᱮᱭᱟᱜ ᱞᱟᱹᱭ ᱞᱟᱠᱪᱟᱨ, ᱟᱹᱨᱤᱪᱟᱹᱞᱤ, ᱵᱚᱸᱜᱟ ᱥᱮᱨᱣᱟ ᱠᱚ ᱛᱚᱞ ᱜᱚᱴᱟᱭ ᱞᱟᱹᱜᱤᱫ ᱛᱤᱱᱟᱹᱜ ᱫᱤᱱ ᱠᱚ ᱟᱪᱟᱨ ᱞᱮᱫ ᱵᱤᱪᱟᱹᱨ ᱞᱮᱫᱼᱟ? ᱱᱚᱣᱟ ᱨᱮᱱᱟᱜ ᱞᱟᱹᱱᱟᱹᱭ, ᱜᱮᱞᱵᱟᱨ ᱥᱮᱨᱢᱟ᱾ ᱵᱤᱥ ᱱᱚᱢᱵᱚᱨ ᱠᱩᱠᱞᱤ, ᱫᱚᱨᱵᱟᱨ ᱪᱟᱹᱴᱟᱹᱱᱤ ᱠᱷᱚᱱ ᱞᱩᱜᱩ ᱵᱩᱨᱩ ᱵᱚᱸᱜᱟ ᱛᱷᱟᱱ ᱫᱚ ᱛᱤᱱᱟᱹᱜ ᱵᱩᱨᱩ ᱯᱟᱨᱚᱢ ᱥᱟᱺᱜᱤᱧ ᱨᱮ ᱢᱮᱱᱟᱜᱼᱟ? ᱱᱚᱣᱟ ᱨᱮᱱᱟᱜ ᱞᱟᱹᱱᱟᱹᱭ, ᱮᱭᱟᱭ ᱵᱩᱨᱩ ᱯᱟᱨᱚᱢ ᱥᱟᱺᱜᱤᱧ ᱨᱮ ᱢᱮᱱᱟᱜᱼᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵ ᱠᱟᱫᱟ ᱢᱟ ᱤᱱᱟᱹᱠᱷᱟᱱ ᱥᱟᱵᱥᱠᱨᱟᱭᱤᱵ ᱠᱟᱛᱮ ᱜᱷᱚᱱᱴᱟ ᱵᱚᱴᱚᱱ ᱦᱚᱸ ᱫᱟᱵᱟᱣ ᱛᱟᱵᱚᱱ ᱯᱮ ᱢᱟ ᱛᱚᱵᱮ ᱥᱟᱱᱟᱢ ᱠᱚ ᱡᱚᱦᱟᱨ